ᱥᱟᱹᱜᱩᱱ ᱠᱟᱹᱢᱤ ᱨᱮ ᱪᱷᱟᱹᱲᱩᱭ ᱦᱚᱲ ᱫᱚ ᱡᱚᱞ ᱫᱚ ᱵᱟᱠᱚ ᱚᱡᱚᱜᱚᱜᱼᱟ ᱩᱱ ᱡᱚᱠᱷᱟ ᱟᱡ ᱦᱚᱯᱚᱱ ᱟᱭᱳᱭ ᱢᱮᱱ ᱠᱮᱫᱟ ᱟᱹᱞᱤᱧ ᱢᱟ ᱱᱤᱛᱚᱜ ᱥᱤᱸᱫᱩᱨ ᱢᱟ ᱦᱩᱭ ᱟᱠᱟᱱ ᱛᱟᱹᱞᱤᱧᱟ ᱡᱚᱞ ᱪᱮᱫᱟᱜ ᱵᱟᱹᱞᱤᱧ ᱚᱡᱚᱜ ᱫᱟᱲᱮᱭᱟᱜᱼᱟ ᱱᱚᱣᱟ ᱟᱛᱳ ᱨᱮ ᱥᱮᱫᱟᱭ ᱱᱚᱝᱠᱟ ᱛᱤᱱᱟᱹᱜ ᱠᱟᱹᱢᱤ ᱠᱚ ᱠᱟᱹᱢᱤ ᱟᱠᱟᱫᱼᱟ ᱱᱤᱛᱚᱜ ᱟᱹᱵᱤᱱ ᱵᱤᱱ ᱢᱟᱹᱡᱷᱤ ᱜᱚᱫ ᱮᱱᱠᱷᱟᱱ ᱢᱮᱱᱮᱫᱼᱟ ᱵᱤᱱ ᱵᱟᱭ ᱜᱟᱱᱚᱜᱼᱟ ᱱᱚᱣᱟ ᱫᱚ ᱪᱮᱫ ᱞᱮᱠᱟᱱ ᱠᱟᱛᱷᱟ ᱵᱤᱱ ᱞᱟᱹᱭᱮᱫᱼᱟ ᱟᱹᱞᱤᱧ ᱴᱷᱤᱠ ᱠᱟᱛᱷᱟ ᱜᱮᱞᱤᱧ ᱞᱟᱹᱭᱮᱜᱼᱟ ᱠᱷᱟᱹᱞᱤ ᱨᱚᱲ ᱡᱚᱝ ᱠᱟᱛᱷᱟ ᱠᱷᱟᱹᱞᱤ ᱨᱚᱲ ᱡᱚᱝ ᱠᱟᱛᱷᱟ ᱨᱮ ᱢᱟᱹᱱᱢᱤ ᱦᱚᱯᱚᱱᱟᱜ ᱥᱟᱱᱛᱟᱲ ᱥᱟᱶᱛᱟ ᱨᱮ ᱵᱟᱯᱞᱟ ᱨᱮ ᱡᱚᱲ ᱚᱡᱚᱜ ᱵᱮᱵᱚᱥᱛᱟ ᱢᱮᱱᱟᱜ ᱟᱠᱟᱜᱼᱟ ᱡᱚᱲ ᱫᱚ ᱯᱮ ᱡᱚᱲ ᱠᱚ ᱚᱡᱚᱜᱚᱜᱼᱟ ᱢᱮᱱᱠᱷᱟᱱ ᱚᱱᱟ ᱡᱚᱲ ᱚᱡᱚᱜ ᱫᱚ ᱚᱠᱟ ᱞᱮᱠᱟᱱ ᱦᱚᱲ ᱠᱚ ᱚᱡᱚᱜᱚᱜᱼᱟ ᱚᱠᱟ ᱞᱮᱠᱟᱱ ᱦᱚᱲ ᱫᱚ ᱡᱚᱲ ᱫᱚ ᱵᱟᱠᱚ ᱚᱡᱚᱜᱚᱜᱼᱟ ᱱᱚᱣᱟ ᱠᱚ ᱠᱟᱛᱷᱟ ᱟᱵᱚ ᱛᱮᱦᱮᱧ ᱵᱟᱲᱟᱭ ᱞᱟᱹᱜᱤᱫ ᱠᱷᱟᱱ ᱫᱚ ᱠᱷᱟᱹᱞᱤ ᱨᱚᱲ ᱡᱚᱝ ᱠᱟᱛᱷᱟ ᱠᱟᱹᱦᱱᱤ ᱵᱷᱤᱛᱤᱨ ᱛᱮ ᱟᱵᱚ ᱵᱚᱞᱚ ᱦᱩᱭ ᱟᱵᱚᱱᱟ ᱛᱚᱵᱮ ᱫᱮᱞᱟ ᱵᱚᱱ ᱚᱱᱟ ᱠᱷᱟᱹᱞᱤ ᱨᱚᱲ ᱡᱚᱝ ᱠᱟᱛᱷᱟ ᱠᱟᱹᱦᱱᱤ ᱵᱷᱤᱛᱤᱨ ᱛᱮᱜᱮ ᱵᱚᱱ ᱵᱚᱞᱚ ᱞᱮᱱᱜᱮ ᱟᱨ ᱛᱮᱦᱮᱧ ᱵᱚᱱ ᱟᱸᱡᱚᱢ ᱞᱮᱜᱮ ᱚᱠᱟ ᱞᱮᱠᱟᱱ ᱦᱚᱲ ᱠᱚᱫᱚ ᱡᱚᱲ ᱠᱚ ᱚᱡᱚᱜᱚᱜᱼᱟ ᱟᱨ ᱚᱠᱟ ᱞᱮᱠᱟᱱ ᱦᱚᱲ ᱠᱚᱫᱚ ᱡᱚᱲ ᱵᱟᱠᱚ ᱚᱡᱚᱜᱚᱜᱼᱟ ᱵᱷᱚᱸᱡᱽ ᱫᱤᱥᱚᱢ ᱨᱮᱱᱟᱜ ᱢᱤᱫ ᱟᱹᱛᱩ ᱛᱟᱦᱮᱸ ᱠᱟᱱᱟ ᱚᱱᱟ ᱫᱚᱠᱚ ᱢᱮᱛᱟᱜ ᱠᱟᱱ ᱛᱟᱦᱮᱸᱫ ᱨᱚᱦᱤᱱ ᱜᱷᱩᱴᱩ ᱚᱱᱟ ᱨᱚᱦᱤᱱ ᱜᱷᱩᱴᱩ ᱟᱹᱛᱩ ᱜᱚᱨᱟᱢ ᱨᱮ ᱢᱤᱫ ᱢᱟᱹᱡᱷᱤ ᱜᱚᱢᱠᱮ ᱛᱟᱹᱠᱤᱱ ᱠᱤᱱ ᱛᱟᱦᱮᱸ ᱠᱟᱱᱟ ᱩᱱᱠᱤᱱ ᱢᱟᱹᱡᱷᱤ ᱜᱚᱢᱠᱮ ᱛᱟᱹᱠᱤᱱ ᱨᱚᱦᱤᱱ ᱜᱷᱩᱴᱩ ᱟᱹᱛᱩ ᱜᱚᱨᱟᱢ ᱨᱤᱱ ᱥᱟᱱᱟᱢ ᱢᱟᱹᱱᱢᱤ ᱠᱚᱣᱟᱜ ᱪᱷᱩᱴ ᱪᱷᱟᱹᱴᱭᱟᱹᱨ ᱵᱤᱦᱟᱹ ᱵᱟᱯᱞᱟ ᱜᱩᱡᱩᱜ ᱵᱩᱨᱩᱜ ᱚᱨᱱᱟ ᱜᱚᱨᱱᱟ ᱥᱟᱱᱟᱢ ᱛᱮᱭᱟᱜ ᱠᱟᱹᱢᱤ ᱟᱹᱰᱤ ᱡᱟᱠ ᱡᱚᱢᱚᱠ ᱛᱮᱠᱤᱱ ᱠᱟᱹᱢᱤ ᱟᱹᱜᱩᱭᱮᱫ ᱛᱟᱦᱮᱸᱫ ᱢᱮᱱᱠᱷᱟᱱ ᱟᱹᱠᱤᱱᱟᱜ ᱚᱢᱚᱞ ᱨᱮ ᱡᱟᱦᱟᱸ ᱠᱟᱹᱢᱤ ᱠᱤᱱ ᱠᱟᱹᱢᱤ ᱟᱹᱜᱩ ᱞᱟᱜᱼᱟ ᱟᱹᱠᱤᱱ ᱦᱤᱥᱟᱹᱵ ᱛᱮ ᱟᱹᱰᱤ ᱱᱟᱯᱟᱭ ᱠᱤᱱ ᱠᱟᱹᱢᱤ ᱞᱟᱜᱼᱟ ᱢᱮᱱᱛᱮ ᱠᱤᱱ ᱢᱚᱱᱮ ᱛᱟᱦᱮᱸᱫ ᱛᱚᱵᱮ ᱚᱱᱠᱟᱱᱟᱜ ᱚᱠᱛᱚ ᱥᱮᱴᱮᱨᱮᱱᱟ ᱨᱚᱦᱤᱱ ᱜᱷᱩᱴᱩ ᱟᱹᱛᱩ ᱜᱚᱨᱟᱢ ᱨᱮ ᱱᱟᱣᱟ ᱢᱟᱹᱡᱷᱤ ᱠᱚ ᱵᱟᱪᱷᱟᱣ ᱠᱮᱫᱮᱭᱟ ᱡᱚᱠᱷᱚᱱ ᱱᱟᱣᱟ ᱢᱟᱹᱡᱷᱤ ᱠᱚ ᱵᱟᱪᱷᱟᱣ ᱠᱮᱫᱮᱭᱟ ᱩᱱ ᱡᱚᱠᱷᱟᱜ ᱨᱚᱦᱤᱱ ᱜᱷᱩᱴᱩ ᱟᱹᱛᱩ ᱜᱚᱨᱟᱢ ᱨᱮ ᱢᱤᱫ ᱦᱚᱯᱚᱱᱟᱜ ᱵᱟᱯᱞᱟ ᱱᱮᱰᱟ ᱜᱷᱚᱱᱰᱟ ᱴᱷᱟᱹᱣᱠᱟᱹ ᱦᱩᱭᱮᱱᱟ ᱚᱱᱟ ᱵᱟᱯᱞᱟ ᱱᱮᱰᱟ ᱜᱷᱚᱱᱰᱟ ᱴᱷᱟᱹᱣᱠᱟᱹ ᱦᱩᱭᱮᱱᱟ ᱩᱱ ᱡᱚᱠᱷᱟᱜ ᱡᱟᱦᱟᱸᱭ ᱠᱚᱲᱟ ᱠᱚ ᱵᱟᱯᱞᱟᱭᱮ ᱠᱟᱱᱟ ᱩᱱᱤ ᱠᱚᱲᱟ ᱟᱡ ᱵᱟᱵᱟ ᱫᱚ ᱵᱟᱹᱱᱩᱜ ᱮ ᱛᱟᱦᱮᱸᱫ ᱟᱡ ᱟᱭᱳ ᱥᱩᱢᱩᱝ ᱮ ᱛᱟᱦᱮᱸ ᱠᱟᱱᱟ ᱚᱱᱟ ᱠᱷᱟᱹᱛᱤᱨ ᱛᱮ ᱡᱚᱲ ᱚᱡᱚᱜ ᱞᱟᱹᱜᱤᱫ ᱛᱮ ᱟᱭᱳ ᱵᱟᱵᱟ ᱵᱟᱠᱷᱨᱟ ᱛᱮ ᱟᱡ ᱦᱚᱯᱚᱱ ᱟᱭᱳ ᱟᱨ ᱟᱡ ᱦᱚᱯᱚᱱ ᱵᱟᱵᱟ ᱛᱟᱹᱠᱤᱱ ᱟᱭᱳ ᱵᱟᱵᱟ ᱞᱮᱠᱟ ᱛᱮᱠᱚ ᱴᱷᱟᱹᱣᱠᱟᱹ ᱟᱠᱟᱫ ᱠᱤᱱ ᱛᱟᱦᱮᱸᱫ ᱨᱳᱦᱤᱱ ᱜᱷᱩᱴᱩ ᱢᱟᱹᱡᱷᱤ ᱵᱟᱵᱟ ᱛᱟᱹᱠᱤᱱ ᱡᱚᱠᱷᱚᱱ ᱡᱚᱲ ᱚᱡᱚᱜ ᱠᱟᱹᱢᱤ ᱦᱚᱨᱟ ᱠᱤᱱ ᱮᱛᱚᱦᱚᱵ ᱠᱮᱜᱼᱟ

ᱩᱱ ᱡᱚᱠᱷᱟᱡ ᱨᱳᱦᱤᱱ ᱜᱷᱩᱴᱩ ᱢᱟᱹᱡᱷᱤ ᱵᱟᱵᱟ ᱛᱟᱹᱠᱤᱱ ᱠᱤᱱ ᱢᱮᱱ ᱠᱮᱜᱼᱟ ᱟᱡ ᱦᱚᱯᱚᱱ ᱟᱭᱳ ᱟᱨ ᱟᱡ ᱦᱚᱯᱚᱱ ᱵᱟᱵᱟ ᱛᱟᱹᱠᱤᱱ ᱫᱚ ᱟᱞᱮ ᱫᱚ ᱡᱚᱲ ᱫᱚ ᱵᱟᱞᱮ ᱚᱡᱚᱜ ᱠᱤᱱᱟ ᱩᱱ ᱡᱚᱠᱷᱟᱡ ᱟᱡ ᱦᱚᱯᱚᱱ ᱟᱭᱳᱭ ᱢᱮᱱ ᱠᱮᱜᱼᱟ ᱪᱮᱫᱟᱜ ᱵᱟᱯᱮ ᱚᱡᱚᱜ ᱞᱤᱧᱟ ᱱᱚᱣᱟ ᱟᱛᱳ ᱨᱮ ᱥᱮᱫᱟᱭ ᱱᱚᱝᱠᱟ ᱛᱤᱱᱟᱹᱜ ᱠᱟᱹᱢᱤ ᱠᱚ ᱠᱟᱹᱢᱤ ᱟᱠᱟᱫᱼᱟ ᱱᱤᱛᱚᱜ ᱟᱹᱵᱤᱱ ᱵᱤᱱ ᱢᱟᱹᱡᱷᱤ ᱜᱚᱫ ᱮᱱᱠᱷᱟᱱ ᱢᱮᱱᱮᱫᱼᱟ ᱵᱤᱱ ᱵᱟᱭ ᱜᱟᱱᱚᱜᱼᱟ ᱟᱹᱞᱤᱧ ᱢᱟᱞᱤᱧ ᱤᱛᱩᱫ ᱥᱤᱸᱫᱩᱨ ᱟᱠᱟᱱᱟ ᱟᱹᱞᱤᱧ ᱫᱚ ᱡᱚᱲ ᱫᱚᱞᱤᱧ ᱚᱡᱚᱜᱚᱜ ᱜᱮᱭᱟ ᱩᱱ ᱡᱚᱠᱷᱟᱡ ᱨᱳᱦᱤᱱ ᱜᱷᱩᱴᱩ ᱢᱟᱹᱡᱷᱤ ᱵᱟᱵᱟ ᱛᱟᱹᱠᱤᱱ ᱠᱤᱱ ᱢᱮᱱ ᱠᱮᱜᱼᱟ ᱵᱟᱝ ᱟᱹᱵᱤᱱ ᱫᱚ ᱡᱚᱲ ᱫᱚ ᱵᱟᱞᱮ ᱚᱡᱚᱜ ᱵᱤᱱᱟ ᱪᱮᱫᱟᱜ ᱥᱮ ᱟᱹᱵᱤᱱ ᱫᱚᱵᱤᱱ ᱪᱷᱟᱹᱰᱩᱭ ᱜᱮᱭᱟ ᱪᱷᱟᱹᱰᱩᱭ ᱦᱚᱲ ᱫᱚ ᱥᱟᱹᱜᱩᱱ ᱠᱟᱹᱢᱤ ᱥᱟᱶᱛᱟ ᱠᱟᱹᱢᱤ ᱟᱨ ᱫᱷᱚᱨᱚᱢ ᱠᱟᱹᱢᱤ ᱨᱮᱫᱚ ᱵᱟᱠᱚ ᱠᱟᱹᱢᱤᱭᱟ ᱟᱹᱵᱤᱱᱟᱜ ᱫᱚ ᱤᱛᱩᱫ ᱥᱤᱸᱫᱩᱨ ᱫᱚ ᱵᱟᱭ ᱦᱩᱭ ᱠᱟᱱᱟ ᱟᱹᱵᱤᱱ ᱫᱚᱞᱮ ᱵᱟᱦᱟ ᱥᱟᱶᱟ ᱟᱠᱟᱫ ᱵᱤᱱᱟ ᱵᱟᱦᱟ ᱥᱟᱶᱟ ᱵᱟᱦᱟ ᱥᱟᱶᱟ ᱦᱚᱲ ᱠᱚᱫᱚ ᱥᱟᱹᱜᱩᱱ ᱠᱟᱹᱢᱤ ᱥᱟᱶᱛᱟ ᱠᱟᱹᱢᱤ ᱟᱨ ᱫᱷᱚᱨᱚᱢ ᱠᱟᱹᱢᱤ ᱨᱮᱫᱚ ᱵᱟᱠᱚ ᱜᱟᱱᱚᱜᱼᱟ ᱛᱚᱵᱮ ᱟᱹᱵᱤᱱ ᱡᱟᱦᱟᱸ ᱠᱟᱛᱷᱟ ᱵᱤᱱ ᱢᱮᱱᱮᱜᱼᱟ ᱤᱛᱩᱫ ᱥᱤᱸᱫᱩᱨ ᱛᱚᱵᱮ ᱥᱟᱱᱛᱟᱲ ᱥᱟᱶᱛᱟ ᱨᱮ ᱤᱛᱩᱫ ᱥᱤᱸᱫᱩᱨ ᱟᱨ ᱵᱟᱦᱟ ᱥᱟᱶᱟ ᱱᱚᱣᱟ ᱫᱚ ᱵᱟᱨᱭᱟ ᱠᱟᱹᱢᱤ ᱠᱟᱱᱟ ᱤᱛᱩᱫ ᱥᱤᱸᱫᱩᱨ ᱢᱮᱱ ᱞᱮᱠᱷᱟᱱ ᱫᱚ ᱱᱟᱣᱟ ᱰᱟᱺᱜᱩᱣᱟᱹ ᱠᱚᱲᱟ ᱟᱨ ᱱᱟᱣᱟ ᱰᱟᱺᱜᱩᱣᱟᱹ ᱠᱩᱲᱤ ᱡᱚᱠᱷᱚᱱ ᱯᱩᱭᱞᱩ ᱛᱮᱠᱤᱱ ᱵᱟᱯᱞᱟᱜᱼᱟ ᱩᱱ ᱡᱚᱠᱷᱟᱜ ᱩᱱᱠᱤᱱ ᱡᱟᱦᱮᱨ ᱟᱭᱳᱣᱟᱜ ᱥᱤᱸᱫᱩᱨ ᱵᱟᱦᱟ ᱛᱮᱠᱤᱱ ᱤᱛᱩᱫ ᱥᱤᱸᱫᱩᱨᱚᱜᱼᱟ ᱥᱤᱸᱫᱩᱨ ᱞᱩᱜᱽᱲᱤ ᱫᱷᱩᱛᱤ ᱵᱟᱸᱫᱮ ᱠᱟᱛᱮᱫ ᱪᱟᱹᱣᱰᱟᱹᱞ ᱪᱮᱛᱟᱱ ᱨᱮ ᱫᱮᱡ ᱠᱟᱛᱮᱫ ᱠᱚᱲᱟ ᱜᱤᱫᱽᱨᱟᱹ ᱦᱟᱜ ᱛᱤ ᱛᱮ ᱠᱩᱲᱤ ᱜᱤᱫᱽᱨᱟᱹ ᱦᱟᱜ ᱢᱚᱞᱚᱝ ᱦᱚᱨᱟᱥᱤ ᱨᱮ ᱥᱟᱹᱜᱩᱱ ᱥᱤᱸᱫᱩᱨ ᱛᱮ ᱤᱛᱩᱫ ᱮᱭᱟᱭ ᱟᱨ ᱩᱱᱤ ᱠᱩᱲᱤ ᱜᱤᱫᱽᱨᱟᱹ ᱜᱮ ᱡᱩᱫᱤ ᱡᱟᱦᱟᱸ ᱛᱤᱥ ᱦᱤᱞᱳᱜ ᱮ ᱟᱨ ᱵᱟᱝᱠᱷᱟᱱᱮ ᱪᱷᱟᱹᱰᱣᱤ ᱞᱮᱱᱠᱷᱟᱱ ᱫᱚᱥᱨᱟ ᱛᱮ ᱟᱡᱟᱜ ᱵᱟᱯᱞᱟ ᱠᱟᱹᱢᱤ ᱦᱚᱨᱟ ᱡᱩᱫᱤ ᱦᱩᱭᱩᱜᱼᱟ ᱛᱚᱵᱮ ᱠᱷᱟᱱ ᱫᱚ ᱩᱱᱤ ᱫᱚ ᱯᱟᱹᱴᱭᱟᱹ ᱪᱮᱛᱟᱱ ᱨᱮ ᱫᱩᱲᱩᱵ ᱠᱟᱛᱮᱫ ᱵᱟᱦᱟ ᱨᱮ ᱥᱤᱸᱫᱩᱨ ᱞᱚᱴᱚ ᱯᱚᱴᱚ ᱠᱟᱛᱮᱫ ᱟᱡᱟᱜ ᱦᱚᱨᱟᱥᱤ ᱨᱮᱠᱚ ᱜᱚᱦᱚᱲ ᱟᱭᱟ ᱱᱚᱣᱟ ᱫᱚᱠᱚ ᱢᱮᱛᱟᱜ ᱠᱟᱱᱟ ᱵᱟᱦᱟ ᱥᱟᱶᱟ ᱛᱚᱵᱮ ᱵᱟᱦᱟ ᱥᱟᱶᱟ ᱟᱨ ᱤᱛᱩᱫ ᱥᱤᱸᱫᱩᱨ ᱱᱚᱣᱟ ᱠᱤᱱ ᱫᱚ ᱵᱟᱨᱭᱟ ᱡᱤᱱᱤᱥ ᱠᱟᱱᱟ ᱟᱹᱵᱤᱱᱟᱜ ᱫᱚ ᱵᱟᱦᱟ ᱥᱟᱶᱟ ᱦᱩᱭ ᱠᱟᱱᱟ ᱚᱱᱟ ᱠᱷᱟᱹᱛᱤᱨ ᱛᱮ ᱟᱹᱵᱤᱱ ᱫᱚ ᱥᱟᱹᱜᱩᱱ ᱠᱟᱹᱢᱤ ᱨᱮᱫᱚ ᱵᱟᱹᱵᱤᱱ ᱠᱟᱹᱢᱤ ᱫᱟᱲᱮᱭᱟᱜᱼᱟ ᱟᱪᱪᱷᱟ ᱢᱟᱹᱡᱷᱤ ᱵᱟᱵᱟ ᱛᱮᱦᱮᱧ ᱟᱹᱵᱤᱱ ᱜᱮᱥᱮ ᱵᱤᱱ ᱞᱟᱹᱭᱮᱜᱼᱟ ᱵᱤᱱ ᱟᱹᱞᱤᱧ ᱥᱟᱹᱜᱩᱱ ᱠᱟᱹᱢᱤ ᱨᱮ ᱵᱟᱹᱞᱤᱧ ᱠᱟᱹᱢᱤ ᱫᱟᱲᱮᱭᱟᱜᱼᱟ ᱡᱟᱦᱟᱸ ᱛᱤᱥ ᱦᱤᱞᱳᱜ ᱟᱹᱞᱤᱧ ᱨᱤᱱᱤᱡ ᱦᱚᱯᱚᱱ ᱡᱩᱫᱤ ᱵᱟᱯᱞᱟᱜᱼᱟᱭ ᱩᱱ ᱡᱚᱠᱷᱟᱜ ᱢᱟ ᱟᱹᱞᱤᱧ ᱢᱟ ᱟᱭᱳ ᱵᱟᱵᱟ ᱢᱟ ᱡᱚᱲ ᱢᱟᱞᱤᱧ ᱚᱪᱚᱜᱚᱜ ᱜᱮᱭᱟ ᱡᱩᱫᱤ ᱟᱹᱞᱤᱧ ᱟᱭᱳ ᱵᱟᱵᱟ ᱡᱚᱲ ᱚᱡᱚᱜ ᱞᱤᱧ ᱜᱟᱱᱚᱜᱼᱟ ᱛᱚᱵᱮ ᱠᱷᱟᱱ ᱦᱚᱧᱦᱟᱨ ᱤᱧ ᱦᱚᱯᱚᱱᱟᱜ ᱡᱚᱲ ᱚᱡᱚᱜ ᱨᱮ ᱪᱮᱫᱟᱜ ᱵᱟᱹᱞᱤᱧ ᱜᱟᱱᱚᱜᱼᱟ ᱟᱹᱵᱤᱱ ᱠᱟᱛᱷᱟ ᱵᱟᱹᱵᱤᱱ ᱵᱩᱡᱷᱟᱹᱣ ᱫᱟᱲᱮᱭᱟᱜ ᱠᱟᱱᱟ ᱪᱮᱫᱟᱜ ᱛᱮᱦᱮᱧ ᱟᱹᱵᱤᱱᱤᱡ ᱦᱚᱧᱦᱟᱨᱤᱧ ᱢᱮᱭᱟ ᱦᱚᱯᱚᱱᱟᱜ ᱡᱚᱲ ᱚᱡᱚᱜ ᱨᱮ ᱵᱟᱹᱵᱤᱱ ᱜᱟᱱᱚᱜ ᱠᱟᱱᱟ ᱢᱟᱱᱮ ᱟᱹᱵᱤᱱ ᱱᱤᱡᱚᱨ ᱦᱚᱯᱚᱱᱟᱜ ᱵᱟᱯᱞᱟ ᱨᱮᱦᱚᱸ ᱟᱹᱵᱤᱱ ᱫᱚ ᱡᱚᱲ ᱚᱡᱚᱜ ᱫᱚ ᱵᱟᱹᱵᱤᱱ ᱜᱟᱱᱚᱜᱼᱟ ᱱᱤᱡᱚᱨ ᱦᱚᱯᱚᱱᱟᱜ ᱵᱟᱯᱞᱟ ᱞᱟᱹᱜᱤᱫ ᱛᱮ ᱟᱹᱵᱤᱱ ᱟᱨᱦᱚᱸ ᱟᱭᱳ ᱵᱟᱵᱟ ᱥᱟᱵ ᱦᱩᱭ ᱟᱹᱵᱤᱱᱟ ᱟᱭᱳ ᱵᱟᱵᱟ ᱥᱟᱵ ᱠᱟᱛᱮ ᱥᱟᱡᱚ ᱦᱚᱲ ᱡᱚᱲ ᱚᱡᱚᱜ ᱠᱟᱛᱮ ᱮᱱᱟ ᱦᱚᱯᱚᱱ ᱢᱮᱭᱟᱜ ᱥᱟᱹᱜᱩᱱ ᱵᱟᱯᱞᱟ ᱫᱚ ᱥᱟᱹᱨᱤᱜᱼᱟ᱾ ᱥᱮᱫᱟᱭ ᱱᱚᱣᱟ ᱟᱹᱛᱩ ᱨᱮ ᱛᱤᱱᱟᱹᱝ ᱱᱚᱝᱠᱟᱱᱟᱜ ᱠᱟᱹᱢᱤ ᱦᱩᱭ ᱟᱠᱟᱱᱟ, ᱱᱤᱛᱚᱜ ᱟᱹᱵᱤᱱ ᱵᱤᱱ ᱢᱟᱹᱡᱷᱤ ᱜᱚᱫ ᱮᱱ ᱠᱷᱟᱱ ᱜᱮᱵᱤᱱ ᱢᱮᱱᱮᱜᱼᱟ ᱡᱮ ᱵᱟᱝᱼᱟ ᱱᱚᱣᱟ ᱠᱟᱹᱢᱤ ᱫᱚ ᱵᱟᱭ ᱜᱟᱱᱚᱜᱼᱟ᱾ ᱵᱟᱝᱼᱟ᱾ ᱟᱹᱞᱤᱧ ᱡᱟᱦᱟᱸ ᱠᱟᱛᱷᱟ ᱞᱤᱧ ᱢᱮᱱᱮᱫᱼᱟ ᱞᱤᱧ ᱯᱟᱹᱦᱤᱞ ᱚᱠᱚᱭ ᱢᱟᱹᱡᱷᱤ ᱛᱟᱦᱮᱸ ᱠᱟᱱᱟᱭ ᱪᱮᱫ ᱮ ᱠᱟᱹᱢᱤ ᱞᱟᱜᱼᱟ ᱵᱟᱭ ᱠᱟᱹᱢᱤ ᱞᱟᱜᱼᱟ ᱚᱱᱟ ᱠᱟᱛᱷᱟ ᱫᱚ ᱟᱹᱞᱤᱧ ᱫᱚ ᱵᱟᱹᱞᱤᱧ ᱞᱟᱹᱭ ᱫᱟᱲᱮᱭᱟᱜᱼᱟ ᱛᱚᱵᱮ ᱱᱤᱛᱚᱜ ᱟᱹᱞᱤᱧ ᱞᱤᱧ ᱢᱟᱹᱡᱷᱤ ᱠᱟᱱᱟ ᱟᱹᱞᱤᱧ ᱪᱮᱫ ᱵᱟᱹᱲᱤᱡ ᱠᱟᱹᱢᱤ ᱞᱤᱧ ᱠᱟᱹᱢᱤᱭᱟ ᱛᱚᱵᱮ ᱟᱹᱞᱤᱧ ᱫᱚ ᱱᱚᱣᱟ ᱵᱟᱹᱲᱤᱡ ᱠᱟᱹᱢᱤ ᱫᱚ ᱵᱟᱝ ᱞᱤᱧ ᱠᱟᱹᱢᱤ ᱫᱟᱲᱮᱭᱟᱜᱼᱟ ᱡᱩᱫᱤ ᱟᱹᱞᱤᱧᱟᱜ ᱠᱟᱛᱷᱟ ᱟᱯᱮ ᱠᱚ ᱵᱟᱯᱮ ᱢᱟᱱᱟᱣᱟ ᱵᱟᱛᱟᱣᱟ ᱛᱚᱵᱮ ᱟᱹᱞᱤᱧ ᱪᱮᱫ ᱦᱚᱸ ᱪᱤᱠᱟᱹ ᱨᱮᱱᱟᱜ ᱵᱟᱹᱱᱩᱜ ᱛᱟᱹᱞᱤᱧᱟ ᱛᱚᱵᱮ ᱟᱯᱮᱭᱟᱜ ᱡᱳᱨ ᱛᱮ ᱟᱯᱮ ᱛᱮ ᱛᱚᱵᱮ ᱯᱮ ᱠᱟᱹᱢᱤ ᱠᱷᱟᱱ ᱠᱟᱹᱢᱤ ᱯᱮ ᱟᱹᱞᱤᱧ ᱫᱚ ᱢᱟ ᱛᱚᱵᱮ ᱠᱷᱟᱱ ᱞᱤᱧ ᱪᱟᱞᱟᱜ ᱠᱟᱱᱟᱞᱤᱧ ᱮᱱᱠᱷᱟᱱ ᱢᱤᱫᱴᱟᱝ ᱠᱟᱛᱷᱟ ᱞᱤᱧ ᱞᱟᱹᱭ ᱥᱟᱰᱮ ᱟᱯᱮ ᱠᱟᱱᱟ ᱡᱮ ᱱᱚᱣᱟ ᱫᱷᱟᱹᱨᱛᱤ ᱨᱮᱱᱟᱜ ᱢᱤᱫᱴᱟᱝ ᱱᱤᱭᱚᱢ ᱱᱤᱛᱤ ᱢᱮᱱᱟᱜᱼᱟ ᱱᱚᱣᱟ ᱫᱷᱟᱹᱨᱛᱤ ᱨᱮ ᱡᱟᱦᱟᱸ ᱜᱮ ᱢᱟᱹᱱᱢᱤ ᱦᱚᱯᱚᱱ ᱠᱚ ᱡᱟᱦᱟᱱᱟᱜ ᱜᱮᱠᱚ ᱠᱟᱹᱢᱤ ᱮᱱᱠᱷᱟᱱ ᱥᱟᱱᱟᱢ ᱛᱮᱭᱟᱜ ᱜᱮ ᱪᱟᱸᱫᱳ ᱵᱚᱸᱜᱟ ᱫᱚ ᱡᱚᱛᱚ ᱠᱟᱹᱢᱤ ᱦᱚᱨᱟᱭ ᱧᱮᱞ ᱫᱚᱦᱚᱭᱟ ᱤᱠᱷᱟᱹᱱ ᱪᱟᱸᱫᱚ ᱵᱚᱸᱜᱟ ᱫᱚ ᱵᱩᱜᱤ ᱠᱟᱹᱢᱤ ᱵᱟᱹᱲᱤᱡ ᱠᱟᱹᱢᱤ ᱪᱮᱫ ᱦᱚᱸ ᱵᱟᱭ ᱢᱮᱱᱟ ᱤᱠᱷᱟᱹᱱ ᱪᱟᱸᱫ ᱪᱟᱸᱫᱚ ᱵᱚᱸᱜᱟ ᱫᱚ ᱵᱩᱜᱤ ᱟᱨ ᱵᱟᱹᱲᱤᱡ ᱨᱮᱱᱟᱜ ᱛᱩᱞᱟᱹ ᱡᱚᱠᱷᱟ ᱫᱚ ᱫᱚᱦᱚ ᱫᱚᱭ ᱫᱚᱦᱚᱭ ᱜᱮᱭᱟ ᱛᱚᱵᱮ ᱛᱮᱦᱮᱧ ᱟᱯᱮᱭᱟᱜ ᱠᱩᱥᱤᱛᱮ ᱡᱩᱫᱤ ᱟᱯᱮ ᱯᱮ ᱠᱟᱹᱢᱤ ᱠᱟᱱᱟ ᱢᱟ ᱛᱚᱵᱮ ᱠᱟᱹᱢᱤ ᱯᱮ ᱠᱷᱟᱹᱞᱤ ᱨᱚᱲ ᱡᱚᱝ ᱠᱟᱛᱷᱟ ᱠᱟᱹᱦᱱᱤ ᱨᱮᱱᱟᱜ ᱠᱟᱹᱦᱱᱤ ᱟᱸᱡᱚᱢ ᱠᱟᱛᱮ ᱛᱮᱦᱮᱧ ᱪᱮᱫ ᱞᱮᱠᱟ ᱵᱚᱱ ᱵᱩᱡᱷᱟᱹᱣ ᱠᱮᱫᱼᱟ ᱪᱮᱫ ᱞᱮᱠᱟ ᱵᱚᱱ ᱵᱟᱲᱟᱭ ᱠᱮᱫᱼᱟ ᱟᱯᱮ ᱠᱚ ᱠᱚᱢᱮᱱᱴ ᱠᱟᱛᱮᱫ ᱯᱮ ᱵᱟᱲᱟᱭ ᱦᱚᱪᱚ ᱞᱤᱧᱟ ᱛᱮᱦᱮᱧᱟᱜ ᱠᱷᱟᱹᱞᱤ ᱨᱚᱲ ᱡᱚᱝ ᱠᱟᱛᱷᱟ ᱠᱟᱹᱦᱱᱤ ᱫᱚ ᱛᱮᱦᱮᱧ ᱞᱟᱹᱜᱤᱫ ᱛᱮᱫᱚ ᱱᱤᱱᱟᱹᱝ ᱜᱮ ᱟᱨᱦᱚᱸ ᱫᱩᱥᱟᱹᱨ ᱥᱟᱯᱲᱟᱣ ᱠᱟᱛᱮᱫ ᱟᱯᱮ ᱠᱚ ᱥᱟᱢᱟᱝ ᱛᱮ ᱟᱨ ᱢᱤᱫᱴᱟᱝ ᱠᱟᱹᱦᱱᱤ ᱟᱹᱜᱩ ᱠᱟᱛᱮᱫ ᱞᱤᱧ ᱦᱤᱡᱩᱜᱼᱟ ᱩᱱ ᱫᱷᱟᱹᱵᱤᱡ ᱩᱱᱟᱹᱜ ᱫᱷᱟᱹᱵᱤᱡ ᱛᱮ ᱟᱯᱮ ᱥᱟᱱᱟᱢ ᱠᱚᱜᱮ ᱟᱹᱞᱤᱧ ᱯᱟᱥᱴᱟ ᱠᱷᱚᱱᱟᱜ ᱞᱟᱥᱟᱬᱦᱮᱫ ᱜᱚᱰ ᱟᱨ ᱡᱚᱦᱟᱨ